ᱥᱟᱡᱟᱣ ᱥᱟᱯᱲᱟᱣ ᱠᱟᱛᱮᱫ ᱱᱟᱦᱟᱜ ᱯᱩᱨᱟᱹᱯᱩᱨᱤ ᱛᱮᱦᱮᱧ ᱜᱟᱹᱬᱤ ᱟᱥᱮᱱ ᱱᱟᱦᱟᱜ ᱪᱟᱞᱟᱣ ᱠᱟᱱᱟ ᱠᱚ ᱟᱫᱚ ᱤᱧ ᱦᱚᱧ ᱪᱟᱞᱟᱜ ᱠᱟᱱᱟ ᱛᱟᱵᱚ ᱱᱟᱦᱟᱜ ᱤᱧ ᱯᱟᱸᱡᱟ ᱟᱠᱟᱫ ᱠᱚᱣᱟᱹᱧ ᱛᱟᱭᱚᱢ ᱛᱟᱭᱚᱢ ᱛᱮ ᱟᱠᱚ ᱫᱚ ᱦᱟᱸᱜ ᱠᱚ ᱢᱟᱲᱟᱝ ᱜᱚᱫ ᱠᱟᱱᱟ ᱟᱨ ᱤᱧ ᱫᱚ ᱛᱟᱭᱚᱢ ᱠᱟᱹᱱᱟᱹᱧ ᱛᱟᱵᱚ ᱟᱨ ᱛᱮᱦᱮᱧ ᱢᱟ ᱥᱟᱱᱟᱢ ᱠᱚᱯᱮ ᱵᱟᱲᱟᱭ ᱜᱮᱭᱟ ᱜᱟᱹᱬᱤ ᱟᱥᱮᱱ ᱥᱮ ᱵᱩᱲᱦᱤ ᱜᱟᱹᱬᱤ ᱮᱱᱮᱡ ᱱᱚᱣᱟ ᱥᱟᱠᱨᱟᱛ ᱵᱟᱥᱠᱮ ᱨᱮ ᱦᱩᱭᱩᱜᱼᱟ ᱟᱫᱚ ᱚᱱᱟ ᱛᱮᱜᱮ ᱤᱧ ᱦᱚᱸ ᱱᱟᱦᱟᱜ ᱨᱮᱰᱤ ᱠᱟᱛᱮᱫ ᱱᱚᱜᱼᱚᱭ ᱤᱧ ᱦᱮᱡ ᱜᱚᱫ ᱠᱟᱱᱟ ᱦᱟᱸᱜ ᱟᱨ ᱢᱤᱫᱴᱮᱱ ᱴᱚᱞᱟ ᱨᱮ ᱪᱟᱞᱟᱣ ᱠᱟᱛᱮᱫ ᱱᱚᱰᱮ ᱯᱩᱨᱟᱹ ᱨᱟᱹᱥᱠᱟᱹ ᱠᱚ ᱪᱷᱩᱴᱟᱹᱣ ᱠᱟᱱᱟ ᱪᱤᱠᱟᱹ ᱟᱨ ᱟᱞᱮ ᱥᱮᱫ ᱨᱮ ᱚᱱᱠᱟ ᱫᱚ ᱦᱟᱸᱜ ᱮᱱᱮᱡ ᱥᱮᱨᱮᱧ ᱴᱟᱢᱟᱠ ᱛᱩᱢᱫᱟᱜ ᱛᱮᱜᱮ ᱱᱟᱦᱟᱜ ᱞᱮ ᱮᱱᱮᱡ ᱥᱮᱨᱮᱧ ᱠᱮᱭᱟ ᱟᱫᱚ ᱚᱱᱟᱨᱮ ᱴᱟᱢᱟᱠ ᱛᱩᱢᱫᱟᱜ ᱨᱮ ᱡᱚᱛᱚ ᱦᱚᱲ ᱵᱟᱠᱚ ᱮᱱᱮᱡ ᱫᱟᱲᱮᱭᱟᱜᱼᱟ ᱟᱫᱚ ᱚᱱᱟ ᱠᱷᱟᱹᱛᱤᱨ ᱛᱮᱜᱮ ᱱᱟᱦᱟᱜ ᱚᱱᱟ ᱴᱟᱢᱟᱠ ᱛᱩᱢᱫᱟᱜ ᱫᱚ ᱦᱟᱸᱜ ᱵᱟᱞᱮ ᱟᱹᱜᱩ ᱠᱟᱜᱼᱟ ᱟᱫᱚ ᱚᱱᱟ ᱢᱟᱹᱭᱤᱠ ᱥᱟᱣᱩᱱᱰ ᱛᱮᱜᱮ ᱱᱟᱦᱟᱜ ᱞᱮ ᱮᱱᱮᱡ ᱮᱫᱟ ᱟᱫᱚ ᱫᱮᱞᱟ ᱵᱚᱱ ᱚᱠᱟᱨᱮ ᱮᱱᱮᱡ ᱮᱫᱟ ᱠᱚ ᱟᱨ ᱪᱮᱫ ᱞᱮᱠᱟ ᱱᱟᱦᱟᱜ ᱞᱮ ᱮᱱᱮᱡᱼᱟ ᱦᱟᱸᱜ ᱚᱱᱟ ᱠᱚ ᱥᱟᱱᱟᱢᱟᱜ ᱤᱧ ᱧᱮᱞ ᱦᱚᱪᱚ ᱯᱮᱭᱟ ᱛᱟᱵᱚ ᱛᱚ ᱫᱮᱞᱟ ᱱᱚᱜᱼᱚᱭ ᱛᱟᱵᱚ ᱜᱟᱛᱮ ᱠᱚ ᱱᱤᱛᱚᱜ ᱵᱚ ᱧᱮᱞ ᱫᱟᱲᱮᱭᱟᱜ ᱠᱟᱱᱟ ᱱᱤᱛᱚᱜ ᱫᱚ ᱯᱩᱨᱟᱹ ᱯᱩᱨᱤ ᱱᱚᱜᱼᱚ ᱱᱚᱝᱠᱟ ᱥᱟᱡᱟᱣ ᱠᱟᱱᱟᱞᱮ ᱦᱟᱸᱜ ᱟᱨ ᱱᱚᱣᱟ ᱛᱟᱭᱚᱢ ᱥᱮᱫ ᱱᱚᱣᱟ ᱠᱚᱲᱟ ᱠᱚᱯᱮ ᱧᱮᱞᱮᱫ ᱠᱚᱣᱟ ᱯᱩᱨᱟᱹ ᱨᱮᱰᱤ ᱠᱟᱱᱟᱞᱮ ᱟᱨ ᱱᱤᱛᱚᱜ ᱫᱚᱞᱮ ᱪᱟᱞᱟᱜ ᱠᱟᱱᱟ ᱛᱟᱵᱚ ᱵᱩᱲᱦᱤ ᱜᱟᱹᱲᱤ ᱮᱱᱮᱡ ᱟᱨ ᱵᱩᱲᱦᱤ ᱜᱟᱹᱲᱤ ᱮᱱᱮᱡ ᱵᱟᱨᱭᱟ ᱜᱟᱱ ᱴᱚᱞᱟ ᱫᱚᱞᱮ ᱮᱱᱮᱡ ᱜᱚᱫ ᱠᱮᱜᱼᱟ ᱟᱨ ᱱᱤᱛᱚᱜ ᱟᱨᱚ ᱠᱤᱪᱷᱩ ᱜᱟᱱ ᱴᱚᱞᱟ ᱱᱟᱦᱟᱜ ᱵᱟᱹᱠᱤ ᱦᱮᱱᱟᱜ ᱛᱟᱞᱮᱭᱟ ᱟᱨ ᱟᱞᱮ ᱟᱹᱛᱩ ᱫᱚ ᱡᱟᱦᱟᱸ ᱟᱹᱛᱩ ᱠᱟᱱᱟ ᱦᱟᱸᱜ ᱱᱚᱣᱟ ᱟᱹᱛᱩ ᱥᱮᱫᱟᱭ ᱦᱟᱲᱟᱢ ᱠᱚᱫᱚ ᱠᱚ ᱵᱟᱲᱟᱭ ᱟᱠᱟᱫ ᱜᱮᱭᱟ ᱠᱚ ᱛᱟᱦᱮᱸᱫ ᱡᱮ ᱜᱟᱞᱟᱝ ᱦᱟᱴ ᱵᱟᱦᱟ ᱛᱚᱯᱟᱜ ᱠᱷᱟᱲᱵᱟᱱᱫᱟ ᱜᱟᱞᱟᱝ ᱦᱟᱴ ᱵᱟᱦᱟ ᱛᱚᱯᱟᱜ ᱠᱷᱟᱲᱵᱟᱱᱫᱟ ᱱᱚᱝᱠᱟ ᱱᱟᱦᱟᱜ ᱟᱹᱛᱩ ᱠᱟᱱᱟ ᱟᱫᱚ ᱚᱱᱟᱛᱮ ᱡᱟᱦᱟᱸ ᱞᱮᱠᱟ ᱱᱟᱦᱟᱜ ᱱᱚᱣᱟ ᱠᱚ ᱞᱟᱹᱭ ᱟᱠᱟᱫ ᱚᱱᱟ ᱦᱤᱥᱟᱹᱵ ᱜᱮ ᱛᱟᱦᱚᱞᱮ ᱟᱞᱮ ᱫᱚ ᱦᱟᱸᱜ ᱴᱚᱞᱟ ᱠᱚ ᱛᱟᱵᱚ ᱦᱟᱸᱰᱮ ᱱᱟᱸᱰᱮ ᱜᱮᱭᱟ ᱟᱫᱚ ᱚᱱᱟ ᱛᱮᱜᱮ ᱱᱟᱦᱟᱜ ᱚᱱᱠᱟ ᱦᱟᱸᱜ ᱠᱚ ᱧᱩᱛᱩᱢ ᱟᱠᱟᱫᱼᱟ ᱟᱫᱚ ᱚᱱᱟᱛᱮ ᱦᱟᱸᱜ ᱵᱟᱨᱭᱟ ᱴᱚᱞᱟ ᱞᱮ ᱮᱱᱮᱡ ᱜᱮᱭᱟ ᱟᱨ ᱟᱨ ᱠᱤᱪᱷᱩ ᱜᱟᱱ ᱴᱚᱞᱟ ᱱᱟᱦᱟᱜ ᱵᱟᱹᱠᱤ ᱦᱮᱱᱟᱜᱼᱟ ᱟᱫᱚ ᱚᱱᱛᱮ ᱜᱮ ᱦᱟᱸᱜ ᱞᱮ ᱪᱟᱞᱟᱜ ᱠᱟᱱᱟ ᱛᱟᱵᱚ ᱟᱨ ᱱᱚᱝᱠᱟ ᱞᱮ ᱥᱟᱡᱟᱣ ᱟᱠᱟᱱᱟ ᱟᱹᱰᱤ ᱡᱚᱢᱚᱠ ᱜᱮ ᱧᱮᱞᱚᱜ ᱠᱟᱱᱟ ᱟᱨ ᱮᱱᱮᱡ ᱥᱮᱨᱮᱧ ᱠᱚᱦᱚᱸ ᱛᱟᱞᱮ ᱵᱚᱦᱩᱛ ᱡᱚᱢᱚᱠ ᱜᱮᱞᱮ ᱮᱱᱮᱡ ᱥᱮᱨᱮᱧᱮᱫ ᱛᱟᱵᱚ ᱟᱨ ᱱᱚᱛᱮ ᱯᱮ ᱧᱮᱞ ᱞᱮᱠᱷᱟᱱ ᱢᱟᱲᱟᱝ ᱥᱮᱫ ᱨᱮ ᱢᱟᱲᱟᱝ ᱥᱮᱫ ᱱᱩᱠᱩ ᱛᱟᱲᱟᱢ ᱟᱠᱟᱫ ᱠᱚ ᱛᱟᱵᱚᱱᱟ ᱟᱨ ᱟᱞᱮᱭᱟᱜ ᱢᱮᱡᱤᱠ ᱥᱟᱣᱩᱱᱰ ᱯᱮ ᱧᱮᱧᱟᱢᱮᱫ ᱛᱟᱵᱚᱱᱟ ᱱᱚᱜᱼᱚᱭ ᱛᱚᱨᱟᱝ ᱚᱱᱮ ᱚᱱᱠᱟᱱᱟᱜ ᱞᱮ ᱤᱫᱤᱭᱮᱫᱼᱟ ᱱᱟᱦᱟᱜ ᱟᱨ ᱱᱚᱣᱟᱛᱮ ᱯᱩᱨᱟᱹ ᱱᱟᱜ ᱞᱮ ᱨᱟᱹᱥᱠᱟᱹᱭᱮᱫ ᱛᱟᱵᱚᱱ ᱟᱹᱰᱤ ᱨᱟᱹᱥᱠᱟᱹ ᱵᱩᱡᱷᱟᱹᱜ ᱠᱟᱱᱟ ᱢᱟᱥᱮ ᱠᱚᱲᱟ ᱠᱚ ᱪᱮᱫ ᱞᱮᱠᱟ ᱨᱟᱹᱥᱠᱟᱹ ᱵᱩᱡᱷᱟᱹᱜ ᱠᱟᱱᱟ ᱥᱮ ᱵᱟᱝ ᱟᱹᱰᱤ ᱨᱟᱹᱥᱠᱟᱹ ᱟᱹᱰᱤ ᱨᱟᱹᱥᱠᱟᱹ ᱵᱩᱡᱷᱟᱹᱜ ᱠᱟᱱᱟ ᱥᱮ

ᱢᱤᱫ ᱧᱤᱫᱟᱹ ᱠᱚ ᱮᱱᱮᱡ ᱦᱚᱪᱚ ᱞᱤᱧᱟ ᱦᱟᱸᱜ ᱦᱳᱭ ᱚᱱᱟ ᱦᱚᱸ ᱠᱟᱛᱷᱟ ᱠᱟᱱ ᱜᱮᱭᱟ ᱟᱫᱚ ᱢᱟ ᱮᱱᱠᱷᱟᱱ ᱡᱟᱦᱟᱸ ᱛᱤᱱᱟᱹᱜ ᱠᱚᱢᱤᱴᱤ ᱠᱚᱲᱟ ᱠᱚ ᱦᱮᱱᱟᱜ ᱟᱠᱟᱫ ᱯᱮᱭᱟ ᱡᱟᱦᱟᱸ ᱠᱚᱨᱮ ᱱᱚᱝᱠᱟ ᱰᱤᱡᱮ ᱞᱟᱜᱽᱬᱮ ᱮᱱᱮᱡ ᱯᱮ ᱥᱟᱯᱲᱟᱣᱟ ᱮᱱᱠᱷᱟᱱ ᱱᱩᱠᱤᱱ ᱢᱟᱹᱭ ᱛᱤᱠᱤᱱ ᱡᱩᱫᱤ ᱠᱤᱱ ᱪᱟᱞᱟᱜᱼᱟ ᱟᱞᱮ ᱮᱢᱟ ᱮᱱᱠᱷᱟᱱ ᱫᱚ ᱢᱤᱫᱴᱟᱝ ᱵᱟᱨ ᱦᱚᱲ ᱛᱮ ᱢᱤᱫᱴᱟᱝ ᱨᱮ ᱯᱨᱟᱭᱤᱡᱽ ᱮᱢᱟ ᱠᱤᱱ ᱯᱮ ᱤᱱᱟᱹ ᱠᱷᱟᱱ ᱫᱚ ᱵᱚᱦᱩᱛ ᱨᱟᱹᱥᱠᱟᱹ ᱠᱤᱱ ᱵᱩᱡᱷᱟᱹᱣᱟ ᱟᱨ ᱵᱟᱠᱷᱟᱱ ᱱᱚᱜᱼᱚ ᱱᱚᱝᱠᱟ ᱠᱷᱟᱹᱡᱟᱹᱲᱤ ᱛᱟᱯᱟᱜ ᱨᱮᱜᱮ ᱠᱤᱱ ᱛᱟᱦᱮᱸ ᱜᱚᱫᱚᱜᱼᱟ ᱚᱱᱟ ᱫᱚ ᱟᱹᱛᱩ ᱴᱚᱞᱟ ᱨᱮᱜᱮ ᱟᱨ ᱫᱮᱞᱟ ᱢᱟᱲᱟᱝ ᱥᱮᱫ ᱛᱤᱱᱟᱹᱜ ᱜᱟᱱ ᱟᱞᱮ ᱱᱟᱪᱚᱱᱤᱭᱟᱹ ᱠᱚ ᱢᱟᱲᱟᱝ ᱠᱟᱱᱟ ᱩᱱᱠᱩ ᱠᱚᱦᱚᱸ ᱠᱟᱹᱴᱤᱡ ᱧᱮᱞ ᱦᱚᱪᱚ ᱯᱮᱭᱟ

ᱱᱚᱰᱮ ᱵᱷᱤᱰᱭᱳ ᱠᱞᱤᱯ ᱵᱮᱱᱟᱣ ᱨᱮᱱᱟᱜ ᱩᱫᱽᱫᱮᱥᱥᱚ ᱫᱚ ᱢᱤᱫᱴᱮᱱ ᱱᱤᱭᱟᱹᱜᱮ ᱠᱟᱱᱟ ᱟᱞᱮ ᱡᱟᱦᱟᱸᱭ ᱥᱮᱫᱟᱭ ᱟᱞᱮ ᱠᱚᱢᱯᱤᱴᱤᱥᱮᱱ ᱰᱨᱟᱢᱟ ᱞᱮ ᱰᱨᱟᱢᱟᱭ ᱛᱟᱦᱮᱱᱟ ᱟᱫᱚ ᱚᱱᱟ ᱨᱤᱱᱤᱡ ᱡᱟᱦᱟᱸᱭ ᱢᱮᱱ ᱦᱤᱨᱳᱭᱤᱱ ᱛᱟᱦᱮᱸ ᱠᱟᱱ ᱛᱟᱞᱮᱭᱟᱭ ᱟᱫᱚ ᱩᱱᱤ ᱥᱟᱞᱟᱜ ᱜᱮ ᱠᱟᱹᱴᱤᱡ ᱤᱧ ᱧᱟᱯᱟᱢ ᱦᱚᱪᱚ ᱯᱮᱭᱟ ᱛᱚ ᱱᱚᱰᱮ ᱠᱮᱢᱮᱨᱟ ᱥᱩᱨ ᱠᱷᱚᱱ ᱟᱹᱰᱤ ᱯᱷᱟᱨᱟᱠ ᱮ ᱪᱟᱞᱟᱣ ᱠᱟᱱᱟ ᱛᱚ ᱩᱱᱤ ᱴᱷᱮᱱᱤᱧ ᱪᱟᱞᱟᱜ ᱠᱟᱱᱟ ᱛᱟᱵᱚᱱ ᱛᱚ ᱫᱮᱞᱟ ᱵᱚᱱ ᱩᱱᱤ ᱥᱟᱞᱟᱜ ᱤᱧ ᱧᱟᱯᱟᱢ ᱦᱚᱪᱚ ᱯᱮᱭᱟ ᱟᱨ ᱩᱱᱤ ᱢᱤᱫ ᱵᱟᱨ ᱠᱟᱛᱷᱟ ᱵᱚᱱ ᱠᱩᱞᱤᱭᱮᱭᱟ ᱛᱚ ᱥᱮᱫᱟᱭ ᱰᱨᱟᱢᱟ ᱵᱟᱲᱟ ᱠᱟᱛᱮᱫ ᱛᱤᱱᱟᱹᱜ ᱨᱟᱹᱥᱠᱟᱹᱭ ᱵᱩᱡᱷᱟᱹᱣ ᱞᱮᱫᱼᱟ ᱟᱨ ᱛᱤᱱᱟᱹᱜ ᱜᱟᱱ ᱚᱰᱤᱭᱮᱱᱥ ᱠᱚᱭ ᱨᱟᱹᱥᱠᱟᱹ ᱦᱚᱪᱚ ᱞᱮᱫ ᱠᱚᱣᱟᱭ ᱟᱨ ᱱᱤᱛᱚᱜ ᱦᱟᱸᱜ ᱪᱮᱫ ᱞᱮᱠᱟ ᱟᱡ ᱮ ᱠᱩᱥᱤ ᱵᱩᱡᱷᱟᱹᱣᱮᱫᱼᱟ ᱥᱮ ᱵᱟᱭ ᱵᱩᱡᱷᱟᱹᱣᱮᱫᱼᱟ ᱛᱚ ᱱᱩᱭ ᱛᱟᱵᱚᱱ ᱧᱮᱞ ᱫᱟᱲᱮᱭᱟᱭ ᱠᱟᱱᱟ ᱯᱮ ᱱᱩᱭ ᱫᱚ ᱟᱞᱮᱭᱤᱡ ᱥᱮᱫᱟᱭ ᱦᱤᱨᱳᱭᱤᱱ ᱮ ᱛᱟᱦᱮᱸ ᱠᱟᱱᱟ

ᱯᱟᱛᱟ ᱪᱮᱫ ᱞᱮᱠᱟ ᱦᱟᱸᱜ ᱦᱩᱭᱩᱜ ᱛᱟᱦᱮᱱᱟ ᱟᱫᱚ ᱚᱱᱟ ᱨᱮᱱᱟᱜ ᱵᱟᱵᱚᱫ ᱛᱮᱜᱮ ᱦᱟᱸᱜ ᱱᱚᱣᱟ ᱫᱚ ᱞᱮ ᱫᱮᱠᱷᱟᱣ ᱛᱟᱦᱮᱱᱟ ᱟᱞᱮ ᱫᱚ ᱫᱮᱠᱷᱟᱣ ᱛᱟᱦᱮᱱᱟ ᱤᱧᱟᱹᱜ ᱠᱚᱢᱮᱰᱤ ᱡᱟᱦᱟᱸ ᱛᱟᱦᱮᱸ ᱠᱟᱱᱟ ᱟᱫᱚ ᱚᱱᱟ ᱫᱚ ᱛᱟᱦᱮᱸ ᱠᱟᱱᱟ ᱟᱭᱳᱭ ᱤᱫᱤᱭᱮᱜᱼᱟ ᱦᱟᱺᱰᱤ ᱵᱟᱵᱟᱭ ᱤᱫᱤᱭᱮ ᱠᱟᱱᱟ ᱥᱟᱺᱰᱤ ᱠᱚᱲᱟ ᱠᱩᱲᱤ ᱛᱮ ᱡᱚᱯᱲᱟᱣ ᱟᱠᱟᱱ ᱥᱯᱳᱨᱴ ᱯᱟᱛᱟ ᱴᱟᱺᱰᱤ